ᱦᱟᱭ ᱜᱟᱛᱮ ᱠᱚ ᱥᱟᱱᱟᱢ ᱠᱚ ᱡᱚᱦᱟᱨ ᱜᱮ ᱟᱨ ᱛᱤᱧᱟᱹᱜ ᱱᱚᱣᱟ ᱵᱞᱚᱜ ᱨᱮ ᱡᱚᱛᱚ ᱠᱚᱣᱟᱜ ᱥᱟᱹᱜᱩᱱ ᱟᱛᱟᱝ ᱫᱟᱨᱟᱢ ᱯᱷᱟᱭᱱᱟᱞᱤ ᱜᱟᱛᱮ ᱠᱚ ᱱᱚᱜᱼᱚᱭ ᱱᱤᱛᱚᱜ ᱥᱮᱛᱟᱜ ᱥᱮᱛᱟᱜ ᱱᱚᱛᱮ ᱦᱮᱡ ᱦᱩᱭ ᱠᱟᱱᱟ ᱜᱟᱹᱭ ᱜᱩᱯᱤ ᱥᱮᱡ ᱱᱚᱜᱼᱚᱭ ᱱᱚᱣᱟ ᱴᱟᱺᱰᱤ ᱥᱮᱡ ᱜᱟᱹᱭ ᱟᱹᱜᱩ ᱦᱩᱭ ᱠᱟᱱᱟ ᱟᱨ ᱱᱚᱛᱮ ᱯᱮ ᱧᱮᱞ ᱫᱟᱲᱮᱭᱟᱜ ᱠᱟᱱᱟ ᱦᱟᱱᱮ ᱵᱩᱨᱩ ᱦᱟᱱᱮ ᱟᱹᱰᱤ ᱢᱚᱡᱽ ᱧᱮᱞᱚᱜ ᱠᱟᱱᱟ ᱟᱨ ᱱᱚᱜᱼᱚᱭ ᱱᱚᱝᱠᱟᱛᱮ ᱱᱚᱜᱼᱚᱭ ᱜᱟᱹᱭ ᱠᱚ ᱟᱹᱛᱤᱧ ᱵᱟᱲᱟᱭᱮᱫᱟ ᱱᱩᱠᱩ ᱜᱟᱹᱭ ᱜᱩᱯᱤ ᱦᱮᱡ ᱦᱩᱭ ᱠᱟᱱᱟ ᱟᱨ ᱵᱩᱨᱩ ᱯᱮ ᱧᱮᱞᱮᱫ ᱜᱮᱭᱟ ᱱᱚᱜᱼᱚᱭ ᱛᱤᱱᱟᱹᱜ ᱢᱚᱡᱽ ᱧᱮᱞᱚᱜ ᱠᱟᱱᱟ ᱱᱚᱣᱟ ᱵᱩᱨᱩ ᱫᱟᱥᱱᱟ ᱨᱮ ᱱᱚᱛᱮ ᱜᱟᱹᱭ ᱟᱹᱜᱩ ᱦᱩᱭ ᱠᱟᱱᱟ ᱟᱨ ᱱᱚᱝᱠᱟ ᱛᱮᱯᱮ ᱧᱮᱞᱮᱫ ᱜᱮᱭᱟ ᱜᱷᱟᱥ ᱱᱚᱜᱼᱚᱭ ᱛᱤᱱᱟᱹᱜ ᱦᱟᱨᱤᱭᱟᱞᱤ ᱱᱚᱜᱼᱚᱭ ᱟᱨ ᱜᱟᱹᱭ ᱱᱩᱠᱩ ᱚᱸᱰᱮ ᱠᱚ ᱟᱹᱛᱤᱧ ᱠᱟᱱᱟ ᱱᱩᱠᱩ ᱯᱮ ᱧᱮᱞᱮᱫ ᱠᱚ ᱠᱟᱱ ᱜᱮᱭᱟ ᱟᱨ ᱱᱚᱣᱟ ᱱᱟᱠᱷᱟ ᱱᱚᱜᱼᱚᱭ ᱫᱟᱨᱮ ᱜᱮ ᱢᱮᱱᱟᱜᱼᱟ ᱱᱚᱝᱠᱟᱛᱮ ᱟᱨ ᱱᱚᱜᱼᱚᱭ ᱱᱚᱣᱟ ᱫᱚ ᱱᱚᱜᱼᱚᱭ ᱠᱟᱱᱴᱷᱟᱲ ᱫᱟᱨᱮ ᱠᱟᱱᱟ ᱱᱚᱜᱼᱚᱭ ᱯᱮ ᱧᱮᱞᱮᱫ ᱠᱟᱱ ᱜᱮᱭᱟ ᱱᱚᱜᱼᱚ ᱱᱚᱝᱠᱟᱛᱮ ᱠᱟᱱᱴᱷᱟᱲ ᱧᱩᱨᱦᱟᱹ ᱥᱮᱭᱟᱣ ᱠᱟᱱᱟ ᱱᱚᱜᱼᱚᱭ ᱡᱟᱝ ᱛᱮ ᱟᱨ ᱱᱚᱜᱼᱚᱭ ᱢᱤᱫᱴᱤᱡ ᱤᱭᱟᱹ ᱠᱟᱱᱟ ᱡᱚ ᱠᱟᱱᱟ ᱧᱩᱨᱦᱟᱹ ᱪᱟᱵᱟᱭᱮᱱᱟ ᱢᱤᱫᱴᱤᱡ ᱡᱚᱜᱮ ᱥᱟᱨᱮᱡ ᱠᱟᱱᱟ ᱚᱸᱰᱮ ᱦᱟᱱᱛᱮ ᱢᱮᱱᱟᱜᱼᱟ ᱪᱚᱴ ᱥᱮᱫ ᱨᱮ ᱢᱤᱫᱴᱮᱱ ᱵᱟᱨᱭᱟ ᱯᱮᱭᱟ ᱢᱮᱱᱟᱜᱼᱟ ᱟᱨ ᱱᱚᱜᱼᱚᱭ ᱯᱮ ᱧᱮᱞᱮᱫ ᱜᱮᱭᱟ ᱱᱚᱛᱮ ᱱᱤᱨᱟᱹᱲ ᱫᱟᱨᱮ ᱠᱚ ᱢᱮᱱᱟᱜᱼᱟ ᱚᱱᱠᱟᱛᱮ ᱟᱨ ᱜᱟᱹᱭ ᱫᱚ ᱱᱩᱠᱩ ᱱᱚᱝᱠᱟ ᱛᱮᱠᱚ ᱟᱹᱛᱤᱧ ᱮᱫᱟ ᱱᱩᱠᱩ ᱯᱮ ᱧᱮᱞᱮᱫ ᱠᱚᱜᱮᱭᱟ ᱱᱩᱠᱩ ᱱᱚᱝᱠᱟᱛᱮ ᱟᱨ ᱱᱚᱰᱮ ᱢᱤᱫᱴᱮᱱ ᱱᱟᱞᱟ ᱢᱮᱱᱟᱜᱼᱟ ᱱᱚᱜᱼᱚᱭ ᱫᱟᱜ ᱟᱹᱛᱩᱜ ᱠᱟᱱᱟ ᱦᱟᱱᱛᱮ ᱯᱮ ᱧᱮᱞᱮᱫ ᱠᱟᱱ ᱜᱮᱭᱟ ᱯᱮ ᱟᱨ ᱱᱚᱛᱮ ᱦᱚᱸ ᱯᱩᱨᱟᱹ ᱢᱚᱡᱽ ᱧᱮᱞᱚᱜ ᱠᱟᱱᱟ ᱦᱟᱱᱮ ᱵᱩᱨᱩ ᱠᱚ ᱢᱮᱱᱟᱜᱼᱟ ᱦᱟᱱᱮ ᱟᱨ ᱱᱩᱠᱩ ᱱᱚᱝᱠᱟᱛᱮ ᱜᱟᱹᱭ ᱟᱨ ᱱᱚᱛᱮ ᱫᱚ ᱱᱟᱦᱟᱜ ᱱᱚᱜᱼᱚᱭ ᱠᱚ ᱱᱚᱸᱰᱮ ᱠᱚ ᱜᱷᱮᱨᱟᱱ ᱟᱠᱟᱫᱟ ᱠᱚ ᱟᱨ ᱱᱚᱣᱟ ᱵᱷᱤᱛᱨᱤ ᱨᱮ ᱠᱟᱡᱩ ᱠᱚ ᱨᱚᱦᱚᱭ ᱟᱠᱟᱫᱟ ᱠᱟᱡᱩ ᱫᱟᱨᱮ ᱠᱟᱱᱟ ᱱᱚᱜᱼᱚᱭ ᱯᱮ ᱧᱮᱞᱮᱫ ᱠᱟᱱ ᱜᱮᱭᱟ ᱠᱟᱡᱩ ᱫᱟᱨᱮ ᱯᱚᱦᱟ ᱚᱱᱮ ᱱᱚᱜᱼᱚ ᱱᱚᱝᱠᱟᱛᱮ ᱟᱨ ᱱᱚᱜᱼᱚᱭ ᱱᱤᱛᱚᱜ ᱫᱚ ᱚᱲᱟᱜ ᱞᱮ ᱤᱫᱤᱭᱮᱫ ᱠᱚᱣᱟ ᱢᱟᱭᱟ ᱞᱟᱜᱟ ᱠᱚᱵᱮᱱ ᱭᱟ ᱦᱮᱞᱳ ᱜᱟᱭᱤᱥ ᱥᱮ ᱜᱟᱹᱭ ᱩᱱᱠᱩ ᱞᱮ ᱜᱟᱹᱭ ᱞᱮ ᱜᱟᱛᱮ ᱠᱟᱱᱟ ᱦᱮᱸ ᱦᱮᱸ ᱥᱟᱯᱳᱨᱴ ᱞᱮ ᱯᱮ ᱨᱮᱸᱜᱮᱡ ᱜᱮᱭᱟᱞᱮ ᱦᱮᱸ ᱜᱟᱛᱮ ᱠᱚ ᱟᱨ ᱱᱚᱜᱼᱚᱭ ᱱᱤᱛᱚᱜ ᱜᱚᱲᱟ ᱞᱮ ᱥᱮᱴᱮᱨ ᱠᱮᱫ ᱠᱚᱣᱟ ᱜᱟᱹᱭ ᱱᱚᱜᱼᱚᱭ ᱚᱸᱰᱮ ᱜᱚᱲᱟ ᱢᱮᱱᱟᱜᱼᱟ ᱚᱸᱰᱮ ᱮᱴᱟᱜ ᱨᱮ ᱵᱚᱞᱮ ᱱᱚᱣᱟᱴᱟᱜ ᱨᱮ ᱵᱚᱞᱮᱱᱟ ᱢᱟ ᱡᱟᱦᱟᱸ ᱴᱷᱮᱡ ᱠᱚ ᱵᱚᱞᱚ ᱦᱚᱪᱚ ᱜᱮ ᱡᱚᱛᱚ ᱜᱮ ᱟᱠᱚᱣᱟᱜ ᱠᱟᱱᱟ

ᱯᱷᱟᱭᱱᱮᱞᱤ ᱜᱟᱛᱮ ᱠᱚ ᱱᱚᱜᱼᱚᱭ ᱵᱩᱨᱩ ᱞᱮ ᱱᱤᱛᱚᱜ ᱞᱮ ᱨᱟᱠᱟᱵ ᱠᱟᱱᱟ ᱱᱟᱦᱟᱜ ᱱᱚᱣᱟ ᱨᱳᱰ ᱯᱮ ᱧᱮᱞᱮᱫ ᱜᱮᱭᱟ ᱱᱚᱣᱟ ᱵᱩᱨᱩ ᱧᱮᱞ ᱞᱮ ᱪᱟᱞᱟᱜ ᱠᱟᱱᱟ ᱧᱮᱞ ᱫᱟᱲᱮᱭᱟᱜ ᱠᱟᱱᱟ ᱵᱩᱨᱩᱧ ᱩᱫᱩᱜ ᱟᱯᱮ ᱠᱟᱱᱟ ᱟᱞᱚ ᱯᱮ ᱢᱚᱱᱮᱭᱟ ᱱᱚᱣᱟ ᱢᱚᱦᱟᱨᱟᱥᱴᱨᱚ ᱵᱩᱨᱩ

ᱟᱨ ᱱᱚᱜᱼᱚᱭ ᱱᱚᱰᱮ ᱱᱤᱛᱚᱜ ᱥᱮᱞᱯᱷᱤ ᱞᱮ ᱦᱟᱛᱟᱣ ᱵᱟᱲᱟᱭᱮᱫᱟ ᱟᱨ ᱱᱚᱜᱼᱚᱭ ᱱᱚᱝᱠᱟ ᱫᱟᱜ ᱤᱭᱟᱹᱛᱮ ᱢᱚᱡᱽ ᱯᱩᱨᱟᱹ ᱚᱱᱟ ᱵᱩᱨᱩ ᱦᱟᱱᱮ ᱯᱮ ᱧᱮᱞᱫᱟ ᱦᱟᱱᱮ ᱯᱩᱸᱰ ᱜᱮ ᱚᱸᱰᱮ ᱯᱩᱨᱟᱹ ᱩᱥᱩᱞ ᱵᱩᱨᱩ ᱢᱮᱱᱟᱜᱼᱟ ᱟᱨ ᱱᱤᱛ ᱚᱸᱰᱮ ᱨᱤᱢᱤᱞ ᱯᱷᱮᱰ ᱟᱠᱟᱱᱟ ᱯᱩᱨᱟᱹ ᱦᱟᱱᱮ ᱯᱩᱸᱰ ᱜᱮ ᱧᱮᱞᱮᱫ ᱠᱟᱱ ᱜᱮᱭᱟ ᱯᱮ ᱟᱨ ᱱᱚᱜᱼᱚᱭ ᱯᱩᱨᱟᱹ ᱮᱥᱮᱫ ᱵᱩᱨᱩ ᱮᱥᱮᱫ ᱪᱟᱵᱟᱭᱱᱟᱞᱮ ᱱᱚᱣᱟ ᱨᱤᱢᱤᱞ ᱛᱮᱜᱮ ᱱᱚᱜᱼᱚᱭ ᱯᱩᱨᱟᱹ ᱱᱚᱜᱼᱚᱭ ᱱᱚᱝᱠᱟ ᱟᱨ ᱱᱚᱜᱼᱚᱭ ᱯᱷᱟᱭᱱᱮᱞ ᱜᱟᱛᱮ ᱠᱚ ᱱᱚᱜᱼᱚᱭ ᱱᱚᱰᱮ ᱱᱚᱜᱼᱚᱭ ᱱᱚᱣᱟ ᱫᱩᱫᱷ ᱥᱟᱜᱚᱨ ᱫᱚ ᱱᱚᱜᱼᱚᱭ ᱚᱱᱮ ᱯᱮ ᱧᱮᱞᱮᱫ ᱜᱮᱭᱟ ᱱᱚᱰᱮ ᱠᱚ ᱫᱟᱜ ᱫᱩᱞᱩᱜ ᱠᱟᱱᱟ ᱦᱟᱱᱮ ᱪᱚᱴ ᱵᱩᱨᱩ ᱠᱷᱚᱡ ᱟᱨ ᱱᱚᱰᱮ ᱯᱮ ᱧᱮᱞᱮᱫ ᱜᱮᱭᱟ ᱥᱟᱢᱱᱮ ᱨᱮ ᱚᱲᱟᱜ ᱱᱚᱣᱟ ᱫᱚ ᱥᱠᱩᱞ ᱠᱟᱱᱟ ᱟᱝᱜᱟᱱᱵᱟᱲᱤ ᱥᱠᱩᱞ ᱱᱚᱜᱼᱚᱭ ᱱᱚᱰᱮ ᱞᱮᱠᱟ ᱯᱩᱨᱟᱹ ᱦᱟᱱᱮ ᱵᱩᱨᱩ ᱪᱚᱴ ᱥᱮᱫ ᱦᱟᱱᱮ ᱠᱟᱛᱮ ᱦᱟᱱᱮ ᱫᱟᱜ ᱫᱩᱞᱩᱜ ᱠᱟᱱᱟ ᱦᱟᱸᱰᱮ ᱪᱚᱴ ᱠᱷᱚᱡ

ᱟᱨ ᱱᱩᱠᱩ ᱱᱚᱝᱠᱟ ᱛᱮᱠᱚ ᱠᱟᱹᱢᱤ ᱵᱟᱲᱟᱭᱮᱫᱟ ᱦᱚᱲ ᱠᱚ ᱢᱮᱱᱟᱜ ᱠᱚᱣᱟ ᱟᱨ ᱱᱚᱜᱼᱚᱭ ᱢᱤᱫᱴᱮᱱ ᱢᱚᱱᱫᱤᱨ ᱱᱚᱜᱼᱚᱭ ᱟᱨ ᱧᱮᱞ ᱠᱚᱢ ᱯᱟᱞᱟᱜ ᱯᱩᱞᱩᱜ ᱵᱩᱨᱩ ᱚᱱᱛᱮ ᱜᱮᱞᱮ ᱥᱮᱱ ᱞᱮᱱᱟ ᱟᱨ ᱱᱚᱜᱼᱚᱭ ᱞᱮ ᱪᱟᱞᱟᱜ ᱠᱟᱱᱟ ᱱᱤᱛᱚᱜ ᱯᱷᱮᱰᱚᱜ ᱠᱟᱱᱟᱞᱮ ᱱᱚᱣᱟ ᱵᱩᱨᱩ ᱠᱷᱚᱡ

ᱟᱸᱰᱮ ᱜᱟᱹᱰᱤ ᱞᱮ ᱛᱤᱸᱜᱩ ᱠᱟᱜ ᱛᱟᱞᱮᱭᱟ ᱦᱟᱱᱮ ᱟᱨ ᱱᱚᱣᱟ ᱥᱟᱭᱤᱰ ᱢᱟ ᱯᱷᱟᱸᱠᱟ ᱯᱷᱟᱭᱱᱮᱞ ᱜᱟᱛᱮ ᱠᱚ ᱱᱚᱜᱼᱚᱭ ᱱᱤᱛᱚᱜ ᱚᱲᱟᱜ ᱞᱮ ᱥᱮᱴᱮᱨᱱᱟ ᱱᱚᱜᱼᱚᱭ ᱱᱚᱛᱮ ᱧᱮᱞᱮᱫ ᱞᱮ ᱜᱮᱭᱟ ᱩᱱᱠᱤᱱ ᱵᱟᱨᱭᱟ ᱵᱟᱭᱟᱨ ᱩᱱᱠᱤᱱ ᱦᱚᱸ ᱚᱱᱟ ᱵᱟᱨᱥᱟᱛᱮ ᱨᱮᱱ ᱠᱳᱴ ᱜᱮ ᱛᱩᱫ ᱫᱟᱹᱠᱤᱱ ᱟᱫᱚ ᱢᱟ ᱛᱚᱵᱮ ᱴᱷᱤᱠ ᱜᱮᱭᱟ ᱛᱮᱦᱮᱧᱟᱜ ᱵᱞᱚᱜ ᱫᱚ ᱱᱚᱸᱰᱮ ᱜᱮ ᱢᱩᱪᱟᱹᱫ ᱠᱟᱜ ᱦᱩᱭᱩᱜ ᱠᱟᱱᱟ ᱟᱨ ᱠᱩᱥᱤᱭᱟᱜ ᱠᱷᱟᱡ ᱯᱮ ᱞᱟᱭᱤᱠ ᱦᱚᱸ ᱞᱟᱭᱤᱠ ᱯᱮ ᱟᱨ ᱪᱮᱱᱮᱞ ᱦᱚᱸ ᱥᱟᱵᱥᱠᱨᱟᱭᱤᱵ ᱯᱮ ᱢᱟ ᱛᱚᱵᱮ ᱢᱩᱪᱟᱹᱫ ᱨᱮ ᱡᱚᱛᱚ ᱠᱚ ᱡᱚᱦᱟᱨ